ᱯᱩᱨᱟᱹ ᱥᱟᱱᱛᱟᱲ ᱯᱩᱨᱟᱹ ᱢᱩᱸᱰᱟ ᱠᱚ ᱡᱮᱢᱚᱱ ᱟᱹᱫᱤᱵᱟᱹᱥᱤ ᱥᱟᱱᱛᱟᱲ ᱯᱩᱨᱟᱹ ᱢᱩᱸᱰᱟ ᱞᱮᱠᱟᱛᱮ ᱠᱟᱥ ᱠᱚ ᱯᱩᱥᱩᱭ ᱠᱚ ᱟᱨ ᱵᱟᱝᱠᱷᱟᱱ ᱟᱹᱫᱤᱵᱟᱹᱥᱤ ᱪᱷᱟᱛᱨᱚ ᱥᱚᱝᱥᱛᱷᱟ ᱥᱟᱶᱛᱮ ᱛᱤᱱᱟᱹᱜ ᱜᱚᱲᱚ ᱢᱮᱱᱟᱜ ᱠᱚ ᱪᱷᱟᱛᱨᱚ ᱥᱚᱝᱥᱛᱷᱟ ᱡᱚᱛᱚ ᱜᱮ ᱛᱷᱤᱨ ᱠᱚ ᱠᱟᱱᱟ ᱱᱚᱣᱟ ᱠᱷᱚᱱ ᱞᱟᱹᱴᱩ ᱟᱱᱫᱳᱞᱚᱱ ᱠᱚ ᱮᱦᱚᱵᱟ ᱡᱟᱹᱨᱩᱲ ᱯᱟᱲᱟ ᱨᱚᱰ ᱠᱚ ᱵᱚᱞᱚᱠᱟ ᱡᱟᱹᱨᱩᱲ ᱯᱟᱲᱟ ᱯᱤᱴᱤᱟᱨ ᱵᱚᱱᱫ ᱟᱥᱟᱢ ᱵᱚᱱ ᱠᱚ ᱦᱚᱦᱚᱭᱟ ᱱᱚᱝᱠᱟᱱᱟᱜ ᱠᱟᱨᱡᱚ ᱠᱚ ᱦᱟᱛᱟᱣ ᱞᱟᱹᱜᱤᱫ ᱵᱟᱫᱽᱫᱷᱚᱜᱼᱟ ᱥᱟᱶ ᱥᱟᱶᱛᱮ ᱛᱮᱦᱮᱧ ᱠᱟᱱᱟ ᱫᱚ ᱥᱟᱡᱽᱜᱟᱨ ᱨᱮᱱᱟᱜ ᱚᱫᱷᱤᱠᱟᱨ ᱛᱮ ᱵᱤᱴᱤᱥᱤ ᱥᱚᱨᱠᱟᱨ ᱯᱨᱚᱛᱮᱠ ᱫᱚᱢ ᱫᱩᱯᱲᱩᱵ ᱨᱮ ᱢᱮᱱᱫᱟ ᱟᱹᱫᱤᱵᱟᱹᱥᱤ ᱠᱚ ᱟᱞᱚᱯᱮ ᱪᱤᱱᱛᱟ ᱟᱯᱮ ᱠᱟᱴᱟ ᱯᱮ ᱧᱟᱢᱟ ᱢᱮᱱᱠᱷᱟᱱ ᱠᱷᱟᱹᱞᱤ ᱢᱚᱪᱟᱛᱮ ᱢᱮᱱᱫᱟ ᱠᱟᱹᱢᱤ ᱛᱮ ᱵᱟᱭ ᱯᱩᱨᱟᱹᱣ ᱫᱟ ᱛᱮᱦᱮᱧ ᱮ ᱢᱮᱱ ᱠᱟᱜ ᱟᱭᱢᱟ ᱫᱚᱢ ᱫᱩᱯᱲᱩᱵ ᱨᱮ ᱫᱩᱭ ᱦᱟᱡᱟᱨ ᱯᱟᱸᱪ ᱥᱚ ᱨᱮᱱᱟᱜ ᱛᱮᱨᱮ ᱰᱤᱥᱮᱢᱵᱚᱨ ᱠᱷᱚᱱ ᱫᱤᱱ ᱞᱟᱦᱟ ᱯᱮ ᱢᱮᱱᱟᱜ ᱯᱮ ᱟᱹᱫᱤᱵᱟᱹᱥᱤ ᱠᱚ ᱩᱱᱠᱩ ᱫᱚ ᱪᱤᱱᱛᱟ ᱵᱟᱝ ᱠᱟᱱᱟ ᱟᱯᱮ ᱯᱟᱴᱟ ᱞᱮ ᱮᱢᱟ ᱯᱮᱭᱟ ᱢᱮᱱᱠᱷᱟᱱ ᱠᱷᱟᱹᱞᱤ ᱢᱚᱪᱟᱛᱮ ᱛᱮᱦᱮᱧ ᱜᱨᱟᱥᱨᱩᱴ ᱞᱮᱵᱮᱞ ᱨᱮ ᱛᱤᱱᱟᱹᱜ ᱮᱯᱷᱟᱨᱥᱤ ᱠᱚᱢᱤᱴᱤ ᱦᱚᱛᱮᱛᱮ ᱠᱟᱹᱢᱤ ᱪᱟᱞᱟᱜ ᱠᱟᱱᱟ ᱛᱮ ᱨᱮᱧᱡᱟᱨ ᱚᱯᱷᱤᱥ ᱰᱤᱭᱚᱯᱚᱨ ᱚᱯᱷᱤᱥ

ᱥᱴᱮᱴᱟᱥ ᱟᱞᱮ ᱮᱢᱟᱣ ᱞᱮ ᱡᱚᱱᱟ ᱟᱨ ᱵᱟᱝᱠᱷᱟᱱ ᱟᱹᱫᱤᱵᱟᱹᱥᱤ ᱮᱨᱤᱭᱟ ᱛᱮ ᱵᱚᱞᱚᱜ ᱛᱮᱞᱮ ᱵᱚᱧᱪᱮᱛ ᱠᱚᱣᱟ ᱠᱚᱥᱴᱚ ᱜᱮ ᱚᱞ ᱢᱮᱱᱟᱜᱼᱟ ᱡᱮ ᱯᱚᱸᱪᱟᱛᱛᱚᱨ ᱵᱚᱪᱷᱚᱨ ᱞᱟᱦᱟ ᱨᱮᱱᱟᱜ ᱡᱟᱦᱟᱱᱟᱜ ᱢᱤᱫᱴᱮᱱ ᱰᱚᱠᱩᱢᱮᱱᱴᱥ ᱠᱚ ᱥᱚᱞ ᱠᱷᱟᱱ ᱜᱮ ᱤᱱᱟᱹ ᱛᱮᱜᱮ ᱩᱱᱠᱩ ᱠᱚ ᱥᱯᱚᱥᱴᱚᱜᱼᱟ ᱡᱮ ᱱᱩᱠᱩ ᱫᱚ ᱩᱱᱟᱹᱜ ᱫᱤᱱ ᱠᱷᱚᱱ ᱛᱟᱦᱮᱱ ᱦᱚᱲ ᱠᱟᱱᱟ ᱢᱮᱱ ᱠᱟᱛᱮ ᱢᱮᱱᱠᱷᱟᱱ ᱛᱮᱦᱮᱧ ᱵᱤᱴᱤᱠᱟ ᱵᱤᱴᱤᱟᱨ ᱥᱚᱨᱠᱟᱨ ᱥᱟᱶᱛᱮ ᱩᱱᱤ ᱨᱮᱱ ᱠᱟᱹᱢᱤᱭᱟᱹ ᱠᱚ ᱚᱸᱰᱮ ᱪᱮᱫ ᱠᱚ ᱢᱮᱱᱫᱟ ᱡᱮ ᱰᱚᱠᱩᱢᱮᱱᱴᱥ ᱜᱮ ᱥᱳᱭ ᱡᱩᱛ ᱛᱮᱦᱮᱧ ᱚᱱᱟ ᱠᱟᱛᱷᱟ ᱫᱚ ᱵᱟᱝ ᱠᱟᱱᱟ ᱛᱮᱦᱮᱧ ᱚᱱᱟ ᱤᱭᱟᱹᱛᱮ ᱟᱞᱮ ᱨᱟᱡᱽ ᱥᱮ ᱛᱤᱱᱟᱹᱜ ᱡᱚᱱᱚ ᱥᱟᱫᱷᱟᱨᱚᱱ ᱟᱹᱫᱤᱵᱟᱹᱥᱤ ᱨᱮᱱ ᱡᱚᱛᱚ ᱞᱮ ᱡᱟᱨᱣᱟ ᱟᱠᱟᱱᱟ ᱟᱨ ᱦᱩᱦᱩ ᱠᱟᱱ ᱞᱮ ᱮᱢᱟᱭ ᱠᱟᱱᱟ ᱥᱚᱨᱠᱟᱨ ᱟᱹᱰᱤ ᱩᱥᱟᱹᱨᱟ ᱡᱮᱢᱚᱱ ᱟᱞᱮ ᱦᱟᱥᱟ ᱯᱟᱴᱟ ᱮᱢᱟᱣᱞᱮ ᱟᱨ ᱵᱟᱝᱠᱷᱟᱱ ᱛᱮᱦᱮᱧ ᱟᱞᱮ ᱱᱚᱣᱟ ᱠᱷᱚᱱ ᱞᱟᱹᱴᱩ ᱟᱱᱫᱳᱞᱚᱱ ᱞᱟᱹᱜᱤᱫ ᱞᱮ ᱥᱟᱯᱲᱟᱣ ᱨᱟᱠᱟᱵ ᱠᱟᱜᱼᱟ ᱥᱟᱹᱨᱤ ᱜᱮᱵᱚᱱ ᱧᱮᱞ ᱞᱮᱠᱷᱟᱱ ᱪᱟᱞᱟᱣᱮᱱ ᱫᱤᱱ ᱨᱮ ᱥᱚᱛᱨᱚ ᱵᱚᱪᱷᱚᱨ ᱞᱟᱦᱟ ᱵᱤᱯᱤᱮᱯ ᱥᱚᱨᱠᱟᱨ ᱛᱟᱦᱮᱸ ᱠᱟᱱ ᱚᱠᱛᱮ ᱨᱮ ᱛᱮᱦᱮᱧ ᱦᱟᱥᱟ ᱯᱟᱴᱟ ᱛᱷᱚᱲᱟ ᱜᱟᱱ ᱥᱟᱱᱛᱟᱞ ᱟᱹᱫᱤᱵᱟᱹᱥᱤ ᱠᱚᱠᱚ ᱧᱟᱢ ᱠᱟᱜᱼᱟ

ᱡᱮ ᱟᱯᱮ ᱵᱨᱤᱴᱤᱥ ᱨᱮ ᱛᱟᱦᱮᱱ ᱠᱟᱱ ᱦᱚᱲ ᱠᱚ ᱥᱟᱱᱛᱟᱞ ᱟᱹᱫᱤᱵᱟᱹᱥᱤ ᱩᱨᱩᱢ ᱢᱩᱰᱟᱹ ᱠᱚ ᱟᱯᱮ ᱡᱩᱫᱤ ᱦᱟᱥᱟ ᱯᱟᱴᱟ ᱞᱮ ᱮᱢᱟ ᱯᱮᱭᱟ ᱱᱤᱭᱟᱹ ᱚᱠᱛᱚ ᱨᱮ ᱟᱞᱮ ᱡᱟᱦᱮᱨ ᱠᱷᱟᱴᱟ ᱡᱩᱲ ᱛᱟᱞᱮᱭᱟ ᱚᱠᱟᱴᱟᱜ ᱡᱩᱠᱛᱤ ᱛᱮ ᱱᱚᱣᱟᱭ ᱨᱚᱲ ᱠᱮᱫᱟ ᱡᱮ ᱟᱡ ᱡᱟᱦᱮᱨ ᱠᱷᱟᱴᱟ ᱡᱟᱹᱨᱩᱲ ᱛᱟᱭᱟ ᱛᱮᱦᱮᱧ ᱱᱚᱣᱟ ᱨᱮᱱᱟᱜ ᱨᱚᱲ ᱨᱩᱣᱟᱹᱲ ᱮᱢᱟᱣᱟᱞᱮ ᱡᱟᱹᱨᱩᱲᱟ ᱟᱨ ᱵᱟᱝᱠᱷᱟᱱ ᱟᱜᱚᱱ ᱛᱚ ᱚᱠᱟᱴᱟᱜ ᱦᱤᱡᱩᱜ ᱠᱟᱱ ᱤᱞᱮᱠᱥᱚᱱ ᱨᱮ ᱤᱭᱩ ᱯᱤ ᱯᱤ ᱚᱠᱟᱴᱟᱜ ᱟᱥ ᱠᱟᱱᱟ ᱚᱱᱟ ᱫᱚ ᱢᱤᱪᱷᱟᱹ ᱜᱮᱭᱟ ᱟᱨ ᱥᱟᱶᱛᱮ ᱛᱮᱦᱮᱧ ᱱᱚᱣᱟ ᱢᱚᱧᱪᱚ ᱠᱷᱚᱱ ᱟᱹᱫᱤᱵᱟᱹᱥᱤ ᱥᱟᱱᱛᱟᱞ ᱩᱨᱩᱢ ᱢᱩᱰᱟᱹ ᱨᱟᱡᱽ ᱠᱚᱞᱮ ᱟᱦᱵᱟᱱ ᱠᱚ ᱠᱟᱱᱟ ᱦᱚᱲ ᱧᱮᱞ ᱦᱩᱠᱩᱢ ᱠᱚ ᱛᱟᱵᱚᱱ ᱯᱮ ᱛᱮᱦᱮᱧ ᱡᱮᱢᱚᱱ ᱤᱞᱮᱠᱥᱚᱱ ᱞᱟᱦᱟ ᱞᱟᱦᱟᱛᱮ ᱱᱚᱣᱟ ᱡᱤᱱᱤᱥ ᱠᱚ ᱟᱫᱟᱭ ᱩᱰᱩᱠ ᱟᱵᱚᱱ ᱟᱨ ᱡᱩᱫᱤ ᱵᱟᱠᱚ ᱟᱫᱟᱭ ᱩᱰᱩᱠ ᱟᱵᱚᱱᱟ ᱛᱚ ᱩᱱᱠᱩ ᱟᱹᱫᱤᱵᱟᱹᱥᱤ ᱵᱚᱥᱛᱤ ᱛᱮ ᱪᱟᱞᱟᱜ ᱫᱚ ᱟᱞᱮ ᱞᱮ ᱥᱮ ᱨᱟᱡᱽ ᱫᱤᱥᱚᱢ ᱠᱚ ᱞᱟᱜᱟ ᱦᱚᱪᱚ